ᱥᱟᱱᱟᱢ ᱵᱚᱭᱦᱟ ᱠᱚᱜᱮ ᱢᱟᱲᱟᱝ ᱛᱮ ᱤᱧᱟᱹᱜ ᱥᱟᱭᱜᱩᱱ ᱡᱚᱦᱟᱨ ᱛᱮᱦᱮᱧ ᱫᱚ ᱜᱩᱜᱩᱞ ᱵᱤᱥᱚᱭ ᱛᱮᱵᱚᱱ ᱵᱟᱰᱟᱭ ᱞᱮᱜᱮ ᱜᱩᱜᱩᱞ ᱫᱚ ᱢᱤᱫᱴᱟᱝ ᱥᱟᱨᱪ ᱤᱧᱡᱤᱱ ᱠᱟᱱᱟ ᱫᱩᱱᱤᱭᱟᱹ ᱨᱮᱱᱟᱜ ᱡᱟᱦᱟᱱᱟᱜ ᱜᱮ ᱟᱵᱚ ᱵᱚᱱ ᱥᱟᱨᱪ ᱤᱧᱟ ᱚᱱᱟ ᱨᱮᱱᱟᱜ ᱛᱮᱞᱟ ᱫᱩ ᱛᱤᱱ ᱥᱮᱠᱮᱱᱰ ᱨᱮᱜᱮ ᱵᱚᱱ ᱧᱟᱢ ᱫᱟᱲᱮᱭᱟᱜ ᱠᱟᱱᱟ ᱚᱱᱟᱛᱮ ᱜᱩᱜᱩᱞ ᱫᱚ ᱢᱤᱫᱴᱟᱝ ᱯᱚᱯᱩᱞᱟᱨ ᱥᱟᱨᱪ ᱤᱧᱡᱤᱱ ᱠᱟᱱᱟ ᱢᱮᱱᱠᱷᱟᱱ ᱢᱤᱢᱤᱫ ᱫᱷᱟᱣ ᱟᱵᱚ ᱚᱱᱠᱟᱱ ᱡᱤᱱᱤᱥ ᱠᱚᱵᱚᱱ ᱥᱟᱨᱪ ᱤᱧᱟ ᱡᱟᱦᱟᱸ ᱪᱮ ᱚᱱᱠᱟᱱ ᱡᱤᱱᱤᱥ ᱠᱚᱫᱚ ᱥᱟᱨᱪ ᱤᱧ ᱜᱮ ᱵᱟᱝ ᱞᱟᱹᱠᱛᱤᱭᱟ ᱜᱩᱜᱩᱞ ᱨᱮ ᱡᱟᱦᱟᱱᱟᱜ ᱜᱮᱵᱚᱱ ᱥᱟᱨᱪᱤᱧᱟ ᱚᱱᱟ ᱡᱚᱛᱚ ᱥᱟᱨᱪ ᱦᱤᱥᱴᱨᱤ ᱨᱮ ᱥᱴᱳᱨ ᱠᱟᱛᱮ ᱛᱟᱦᱮᱸ ᱠᱚᱜᱼᱟ ᱟᱵᱚᱣᱟᱜ ᱢᱳᱵᱟᱭᱤᱞ ᱨᱮ ᱪᱮ ᱞᱮᱯᱴᱚᱯ ᱨᱮ ᱡᱟᱦᱟᱸᱭ ᱜᱮ ᱡᱩᱫᱤ ᱯᱩᱨᱟᱹ ᱥᱟᱨᱪ ᱦᱤᱥᱴᱨᱤ ᱠᱚ ᱪᱮᱠᱟ ᱮᱱᱠᱷᱟᱱ ᱫᱚᱠᱚ ᱡᱚᱛᱚᱣᱟᱜ ᱠᱚ ᱧᱮᱞ ᱫᱟᱲᱮᱭᱟᱜᱼᱟ ᱛᱚᱵᱮ ᱱᱚᱣᱟ ᱵᱷᱤᱰᱤᱭᱳ ᱨᱮ ᱧᱮᱞ ᱠᱟᱛᱮ ᱵᱚᱱ ᱵᱟᱰᱟᱭ ᱫᱟᱲᱮᱭᱟᱜᱼᱟ ᱡᱮ ᱜᱩᱜᱩᱞ ᱥᱟᱨᱪ ᱦᱤᱥᱴᱨᱤ ᱟᱵᱚ ᱯᱟᱨᱢᱟᱱᱮᱴᱞᱤ ᱚᱠᱟ ᱞᱮᱠᱟ ᱵᱚᱱ ᱰᱤᱞᱤᱴ ᱫᱟᱲᱮᱭᱟᱜᱼᱟ ᱛᱚᱵᱮ ᱫᱮᱞᱟ ᱵᱚᱱ ᱥᱴᱟᱨᱴ ᱞᱮᱜᱮ ᱱᱚᱣᱟ ᱵᱷᱤᱰᱤᱭᱳ ᱢᱟᱲᱟᱝ ᱛᱮ ᱟᱵᱚ ᱠᱨᱚᱢ ᱵᱨᱟᱣᱡᱚᱨ ᱵᱚᱱ ᱳᱯᱮᱱᱟ ᱠᱨᱚᱢ ᱵᱨᱟᱣᱡᱚᱨ ᱳᱯᱮᱱ ᱠᱟᱛᱮ ᱱᱚᱜᱼᱱᱟ ᱥᱟᱨᱪ ᱵᱚᱠᱥ ᱨᱮ ᱱᱤᱛᱚᱝ ᱟᱵᱚ ᱢᱟᱭ ᱮᱠᱴᱤᱵᱷᱤᱴᱤ ᱰᱚᱴ ᱜᱩᱜᱩᱞ ᱰᱚᱴ ᱠᱚᱢ ᱚᱞ ᱠᱟᱛᱮ ᱵᱚᱱ ᱥᱟᱨᱪᱤᱧᱟ ᱥᱟᱨᱪᱤᱧ ᱛᱟᱢ ᱱᱚᱜ ᱱᱚᱝᱠᱟ ᱯᱮᱡᱽ ᱦᱮᱡ ᱮᱱᱟ ᱱᱤᱛᱚᱝ ᱱᱚᱰᱮ ᱳᱭᱮᱞᱠᱟᱢ ᱴᱩ ᱢᱟᱭ ᱮᱠᱴᱤᱵᱷᱤᱴᱤ ᱰᱚᱴ ᱜᱩᱜᱩᱞ ᱱᱚᱰᱮ ᱵᱚᱱ ᱠᱞᱤᱠᱟ ᱱᱚᱰᱮ ᱠᱞᱤᱠ ᱛᱟᱭᱚᱢ ᱱᱚᱰᱮ ᱱᱟᱥᱮ ᱡᱩᱢ ᱠᱟᱛᱮ ᱵᱚᱱ ᱧᱮᱞᱟ ᱱᱚᱰᱮ ᱱᱚᱣᱟ ᱵᱷᱮᱨᱤᱯᱷᱟᱭ ᱱᱚᱰᱮ ᱵᱷᱮᱨᱤᱯᱷᱟᱭ ᱨᱮᱵᱚ ᱠᱞᱤᱠᱟ ᱱᱚᱣᱟ ᱵᱷᱮᱨᱤᱯᱷᱟᱭ ᱨᱮ ᱠᱞᱤᱠ ᱛᱟᱭᱚᱢ ᱱᱤᱛᱚᱝ ᱱᱚᱜᱼᱚ ᱱᱚᱝᱠᱟ ᱦᱮᱡ ᱮᱱᱟ ᱱᱤᱛᱚᱝ ᱱᱚᱰᱮ ᱜᱩᱜᱩᱞ ᱯᱟᱥᱣᱟᱨᱰ ᱮ ᱧᱟᱢᱟ ᱱᱚᱰᱮ ᱟᱵᱚ ᱯᱟᱥᱣᱟᱨᱰ ᱱᱚᱰᱮ ᱵᱚᱱ ᱚᱞᱟ ᱯᱟᱥᱣᱟᱨᱰ ᱞᱟᱜᱟᱣ ᱠᱟᱛᱮ ᱟᱵᱚ ᱱᱤᱭᱟᱹ ᱱᱮᱠᱥᱴ ᱨᱮᱵᱚᱱ ᱫᱟᱵᱟᱣᱟ ᱤᱱᱟᱹ ᱛᱟᱭᱚᱢ ᱱᱚᱜᱼᱚᱭ ᱯᱩᱨᱟᱹ ᱜᱩᱞ ᱦᱤᱥᱴᱨᱤ ᱱᱚᱰᱮ ᱦᱮᱡ ᱮᱱᱟ ᱜᱩᱜᱩᱞ ᱨᱮ ᱟᱵᱚ ᱡᱟᱦᱟᱸ ᱛᱤᱱᱟᱹᱜ ᱜᱮ ᱪᱮᱫ ᱠᱚᱵᱚᱱ ᱥᱟᱨᱪᱤᱝ ᱞᱮᱜᱼᱟ ᱚᱱᱟ ᱡᱚᱛᱚ ᱢᱟᱭ ᱮᱠᱴᱤᱵᱷᱤᱴᱤ ᱨᱮ ᱥᱮᱵᱷ ᱠᱟᱛᱮ ᱢᱮᱱᱟᱜᱼᱟ ᱟᱫᱚ ᱱᱚᱣᱟ ᱰᱤᱞᱤᱴ ᱞᱟᱹᱜᱤᱫ ᱛᱮᱠᱷᱟᱱ ᱫᱚ ᱟᱵᱚ ᱱᱚᱣᱟ ᱰᱤᱞᱤᱴ ᱨᱮᱵᱚᱱ ᱫᱟᱵᱟᱣᱟ ᱱᱤᱛᱚᱝ ᱱᱚᱰᱮ ᱰᱤᱞᱤᱴ ᱮᱠᱴᱤᱵᱷᱤᱴᱤ ᱨᱮ ᱯᱩᱱᱭᱟᱹ ᱚᱯᱥᱚᱱ ᱠᱚ ᱦᱮᱡ ᱮᱱᱟ ᱞᱟᱥᱴ ᱟᱣᱟᱨ ᱞᱟᱥᱴ ᱰᱮ ᱚᱞ ᱴᱟᱭᱤᱢ ᱟᱨ ᱠᱟᱥᱴᱚᱢ ᱨᱮᱧᱡᱽ ᱞᱟᱥᱴ ᱟᱣᱟᱨ ᱨᱮᱫᱚ ᱟᱵᱚ ᱜᱩᱜᱩᱞ ᱨᱮ ᱥᱟᱨᱪᱤᱝ ᱠᱷᱚᱱᱟᱜ ᱮᱠ ᱜᱷᱟᱱᱴᱟ ᱵᱟᱫ ᱨᱮᱭᱟᱜ ᱵᱚ ᱰᱤᱞᱤᱴ ᱫᱟᱲᱮᱭᱟᱜᱼᱟ ᱚᱱᱠᱟᱜᱮ ᱞᱟᱥᱴ ᱰᱮ ᱫᱚ ᱢᱤᱫ ᱫᱤᱱ ᱛᱟᱭᱚᱢ ᱨᱮᱭᱟᱜ ᱚᱞ ᱴᱟᱭᱤᱢ ᱫᱚ ᱜᱩᱜᱩᱞ ᱨᱮ ᱡᱟᱦᱟᱸ ᱜᱮ ᱮᱠᱴᱤᱵᱷᱤᱴᱤ ᱥᱮᱵᱷ ᱠᱟᱛᱮ ᱢᱮᱱᱟᱜᱼᱟ ᱚᱱᱟ ᱡᱚᱛᱚ ᱰᱤᱞᱤᱴᱚᱜᱼᱟ ᱠᱟᱥᱴᱚᱢ ᱨᱮᱧᱡᱽ ᱨᱮᱫᱚ ᱮᱠ ᱢᱟᱹᱦᱱᱟᱹ ᱨᱮᱭᱟᱜ ᱵᱚ ᱰᱤᱞᱤᱴ ᱫᱟᱲᱮᱭᱟᱜᱼᱟ ᱟᱵᱚ ᱱᱤᱛᱚᱜ ᱚᱞ ᱴᱟᱭᱤᱢ ᱨᱮ ᱫᱟᱵᱟᱣ ᱠᱟᱛᱮ ᱡᱚᱛᱚ ᱮᱠᱴᱤᱵᱷᱤᱴᱤ ᱵᱚᱱ ᱰᱤᱞᱤᱴᱟ ᱱᱚᱰᱮ ᱵᱚᱱ ᱧᱮᱞᱟ ᱱᱚᱰᱮ ᱛᱤᱱᱟᱹᱜ ᱜᱟᱱ ᱥᱟᱨᱵᱷᱤᱥ ᱨᱮ ᱱᱚᱰᱮ ᱴᱤᱠ ᱢᱟᱨᱠ ᱠᱟᱛᱮ ᱦᱮᱡ ᱮᱱᱟ ᱟᱵᱚ ᱱᱚᱰᱮ ᱠᱷᱚᱡᱟᱜ ᱱᱚᱰᱮ ᱱᱮᱠᱥᱴ ᱨᱮᱵᱚᱱ ᱫᱟᱵᱟᱣᱟ ᱱᱮᱠᱥᱴ ᱨᱮ ᱫᱟᱵᱟᱣ ᱛᱟ ᱱᱚᱜᱼᱚ ᱱᱚᱝᱠᱟ ᱰᱤᱞᱤᱥᱚᱱ ᱠᱚᱢᱯᱞᱤᱴ ᱱᱚᱰᱮ ᱦᱮᱡ ᱮᱱᱟ ᱟᱨ ᱱᱚᱰᱮ ᱵᱚᱱ ᱜᱚᱴ ᱤᱴ ᱠᱟᱜᱼᱟ ᱛᱚᱵᱮ ᱵᱚᱭᱦᱟ ᱠᱚ ᱱᱚᱣᱟ ᱵᱷᱤᱰᱤᱭᱳ ᱧᱮᱞ ᱠᱟᱛᱮᱱ ᱵᱟᱰᱟᱭᱱᱟ ᱡᱮ ᱜᱩᱜᱩᱞ ᱥᱟᱨᱪ ᱦᱤᱥᱴᱨᱤ ᱚᱠᱟ ᱞᱮᱠᱟ ᱵᱚᱱ ᱰᱤᱞᱤᱴᱟ ᱛᱚᱵᱮ ᱱᱚᱣᱟ ᱵᱷᱤᱰᱤᱭᱳ ᱧᱮᱞ ᱠᱟᱛᱮ ᱡᱩᱫᱤ ᱯᱮ ᱠᱩᱥᱤᱭᱟᱠᱟᱫᱼᱟ ᱮᱱᱠᱷᱟᱱ ᱫᱚ ᱞᱟᱭᱤᱠ ᱯᱮ ᱠᱚᱢᱮᱱᱴ ᱯᱮ ᱟᱨ ᱥᱟᱵᱥᱠᱨᱟᱭᱤᱵ ᱠᱟᱛᱮ ᱵᱮᱞ ᱟᱭᱠᱚᱱ ᱦᱚᱸ ᱫᱟᱵᱟ ᱛᱟᱨᱟ ᱠᱟᱜ ᱯᱮ ᱱᱚᱝᱠᱟ ᱜᱮ ᱥᱟᱱᱛᱟᱲᱤ ᱛᱮ ᱴᱤᱯᱥ ᱮᱱᱰ ᱴᱨᱤᱠᱥ ᱱᱚᱣᱟ ᱪᱮᱱᱮᱞ ᱯᱮ ᱧᱟᱢ ᱫᱟᱲᱮᱭᱟᱜᱼᱟ ᱛᱚᱵᱮ ᱟᱨᱚ ᱡᱩᱫᱤ ᱟᱵᱚ ᱵᱚᱱ ᱢᱮᱱᱟ ᱡᱮ ᱜᱩᱜᱩᱞ ᱥᱟᱨᱪ ᱦᱤᱥᱴᱨᱤ ᱟᱨ ᱤᱭᱩᱴᱩᱵᱽ ᱥᱟᱨᱪ ᱦᱤᱥᱴᱨᱤ ᱨᱮ ᱡᱟᱦᱟᱱ ᱮᱠᱴᱤᱵᱷᱤᱴᱤ ᱜᱮ ᱥᱮᱯ ᱟᱞᱚᱢᱟ ᱛᱟᱦᱮᱱ ᱮᱱᱠᱷᱟᱱ ᱫᱚ ᱟᱵᱚ ᱱᱚᱰᱮ ᱵᱚᱱ ᱧᱮᱞᱟ ᱱᱚᱰᱮ ᱩᱭᱮᱵ ᱮᱸᱰ ᱮᱯ ᱮᱠᱴᱤᱵᱷᱤᱴᱤ ᱟᱨ ᱱᱚᱰᱮ ᱤᱭᱩᱴᱩᱵᱽ ᱦᱤᱥᱴᱨᱤ ᱱᱩᱠᱤᱱ ᱵᱚᱱ ᱚᱯᱷ ᱠᱟᱠᱤᱱᱟ ᱚᱱᱟ ᱞᱟᱹᱜᱤᱫ ᱡᱮᱠᱷᱟᱱ ᱫᱚ ᱟᱵᱚ ᱱᱚᱰᱮ ᱱᱤᱭᱟᱹ ᱮᱨᱚ ᱨᱮᱵᱚᱱ ᱫᱟᱵᱟᱣᱟ ᱱᱩᱭ ᱮᱨᱚ ᱨᱮ ᱫᱟᱵᱟᱣ ᱛᱟᱭᱚᱢ ᱱᱚᱜᱼᱚ ᱱᱚᱝᱠᱟ ᱦᱮᱡ ᱮᱱᱟ ᱱᱚᱰᱮ ᱟᱵᱚ ᱩᱭᱮᱵ ᱮᱸᱰ ᱮᱯ ᱮᱠᱴᱤᱵᱷᱤᱴᱤ ᱱᱚᱰᱮ ᱱᱩᱭ ᱵᱚᱴᱚᱢ ᱱᱚᱰᱮ ᱱᱩᱭ ᱵᱚᱱ ᱚᱯᱷ ᱠᱟᱭᱟ ᱱᱚᱰᱮ ᱵᱚᱱ ᱫᱟᱵᱟᱣᱮᱭᱟ ᱟᱨ ᱱᱚᱰᱮ ᱱᱩᱭ ᱱᱚᱰᱮ ᱯᱟᱣᱩᱥ ᱨᱮᱵᱚ ᱫᱟᱵᱟᱣᱟ ᱤᱱᱟᱹ ᱛᱟᱭᱚᱢ ᱱᱚᱰᱮ ᱵᱚ ᱜᱚᱴ ᱤᱴ ᱠᱟᱭᱟ ᱱᱚᱝᱠᱟ ᱜᱮ ᱟᱵᱚ ᱤᱭᱩᱴᱩᱵᱽ ᱨᱮᱭᱟᱜ ᱦᱚᱸᱵᱚ ᱚᱯᱷ ᱫᱟᱲᱮᱭᱟᱜᱼᱟ ᱱᱤᱛᱚᱝ ᱫᱚ ᱟᱵᱚ ᱜᱩᱜᱩᱞ ᱥᱟᱨᱪ ᱦᱤᱥᱴᱨᱤ ᱟᱨ ᱤᱭᱩᱴᱩᱵᱽ ᱥᱟᱨᱪ ᱦᱤᱥᱴᱨᱤ ᱵᱚᱱ ᱚᱯᱷ ᱟᱠᱟᱜᱼᱟ ᱮᱱᱠᱷᱟᱱ ᱡᱟᱦᱟᱱᱟᱜ ᱜᱮ ᱱᱤᱛᱚᱜ ᱵᱚ ᱥᱟᱨᱪᱤᱧᱟ ᱮᱱᱠᱷᱟᱱ ᱫᱚ ᱮᱠᱴᱤᱵᱷᱤᱴᱤ ᱨᱮ ᱥᱮᱵᱷ ᱜᱮ ᱵᱟᱭ ᱛᱟᱦᱮᱱᱟ ᱟᱨᱦᱚᱸ ᱡᱩᱫᱤ ᱵᱚ ᱚᱱ ᱨᱩᱣᱟᱹᱲᱟ ᱮᱱᱠᱷᱟᱱ ᱫᱚ ᱱᱚᱝᱠᱟ ᱜᱮᱵᱚᱱ ᱚᱱ ᱨᱩᱣᱟᱹᱲ ᱫᱟᱲᱮᱭᱟᱜᱼᱟ ᱛᱚᱵᱮ ᱵᱚᱭᱦᱟ ᱠᱚ ᱛᱮᱦᱮᱧᱟᱜ ᱵᱷᱤᱰᱤᱭᱳ ᱨᱮᱫᱚ ᱱᱤᱱᱟᱹᱝ ᱜᱮ ᱟᱨ ᱫᱚᱥᱟᱨ ᱵᱷᱤᱰᱤᱭᱳ ᱨᱮ ᱱᱚᱝᱠᱟ ᱜᱮᱵᱚᱱ ᱧᱟᱯᱟᱢᱟ ᱢᱟ ᱛᱚᱵᱮ ᱥᱟᱱᱟᱢ ᱠᱚᱜᱮ ᱡᱚᱦᱟᱨ